ᱠᱟᱹᱢᱤ ᱪᱟᱞᱟᱜ ᱠᱟᱱ ᱛᱟᱦᱮᱸ ᱟᱠᱚ ᱵᱮᱝᱜᱟᱞᱳᱨ ᱠᱟᱹᱢᱤ ᱪᱷᱟᱵᱵᱤᱥ ᱛᱟᱹᱨᱤᱠᱷ ᱥᱮ ᱥᱟᱛᱟᱭᱤᱥ ᱛᱟᱹᱨᱤᱠᱷ ᱡᱚᱜ ᱴᱷᱮᱱ ᱫᱚᱢᱮ ᱵᱷᱤᱲ ᱛᱟᱦᱮᱸ ᱠᱟᱱᱟ ᱫᱮᱡ ᱞᱮᱱᱟ ᱥᱮ ᱵᱟᱭ ᱫᱮᱡ ᱞᱮᱱᱟ ᱚᱸᱰᱮ ᱵᱟᱠᱚ ᱠᱷᱮᱭᱟᱞ ᱞᱮᱫᱮᱭᱟ ᱡᱚᱦᱟᱨ ᱜᱮ ᱫᱤᱥᱚᱢ ᱯᱮᱲᱟ ᱠᱚ ᱱᱚᱣᱟ ᱜᱟᱶᱛᱟ ᱞᱟᱭᱤᱵᱷ ᱤᱭᱩᱴᱩᱵᱽ ᱪᱮᱱᱮᱞ ᱨᱮ ᱟᱯᱮ ᱥᱟᱱᱟᱢ ᱠᱚ ᱥᱟᱹᱜᱩᱱ ᱫᱟᱨᱟᱢ ᱟᱨ ᱛᱮᱦᱮᱧᱟᱜ ᱱᱚᱣᱟ ᱵᱷᱤᱰᱤᱭᱳ ᱨᱮ ᱥᱟᱹᱜᱩᱱ ᱫᱟᱨᱟᱢ ᱠᱮᱫ ᱯᱮᱭᱟᱹᱧ ᱟᱨ ᱛᱮᱦᱮᱧ ᱫᱚᱧ ᱦᱮᱡ ᱟᱠᱟᱱᱟ ᱱᱚᱜᱼᱚᱭ ᱱᱟᱦᱟᱜ ᱯᱩᱨᱵᱚ ᱥᱤᱝᱵᱷᱩᱢ ᱡᱮᱞᱟ ᱨᱮᱱᱟᱜ ᱡᱟᱦᱟᱸ ᱪᱟᱹᱠᱩᱞᱤᱭᱟᱹ ᱯᱨᱚᱠᱷᱚᱸᱰ ᱵᱚᱲᱚᱢᱟᱨᱟ ᱯᱚᱧᱪᱟᱭᱮᱛ ᱚᱱᱛᱚᱨᱜᱚᱛ ᱡᱟᱦᱟᱸ ᱢᱟᱹᱠᱲᱤ ᱟᱹᱛᱩ ᱢᱟᱹᱠᱲᱤ ᱟᱹᱛᱩ ᱨᱮᱱᱟᱜ ᱱᱚᱣᱟ ᱜᱨᱟᱣᱩᱱᱰ ᱡᱤᱨᱳ ᱨᱤᱯᱳᱨᱴ ᱤᱧ ᱫᱮᱠᱷᱟᱣ ᱟᱯᱮ ᱠᱟᱱᱟ ᱛᱚ ᱛᱮᱦᱮᱧ ᱱᱚᱰᱮ ᱦᱮᱡ ᱦᱩᱭ ᱠᱟᱱᱟ ᱡᱟᱦᱟᱸ ᱱᱤᱛᱚᱜ ᱱᱚᱣᱟ ᱛᱟᱭᱚᱢ ᱫᱷᱟᱨᱮ ᱱᱚᱣᱟ ᱚᱲᱟᱜ ᱯᱮ ᱧᱮᱞ ᱧᱟᱢᱮᱜᱼᱟ ᱱᱚᱣᱟ ᱚᱲᱟᱜ ᱨᱮ ᱟᱹᱰᱤ ᱥᱩᱠ ᱛᱮ ᱟᱹᱰᱤ ᱥᱟᱱᱛᱤ ᱛᱮ ᱢᱤᱫᱴᱟᱝ ᱚᱲᱟᱜ ᱥᱚᱝᱥᱟᱨ ᱠᱚ ᱪᱟᱞᱟᱣᱮᱫ ᱛᱟᱦᱮᱱᱟ ᱟᱨ ᱩᱱᱠᱩ ᱠᱚ ᱛᱮᱦᱮᱧ ᱥᱟᱺᱜᱤᱧ ᱫᱤᱥᱚᱢ ᱨᱮ ᱥᱮᱱ ᱠᱟᱛᱮ ᱱᱟᱞᱦᱟ ᱠᱟᱛᱮ ᱛᱩᱢᱟᱹᱞ ᱠᱟᱛᱮ ᱴᱟᱠᱟ ᱯᱚᱭᱥᱟ ᱟᱨᱡᱟᱣ ᱠᱟᱛᱮ ᱱᱚᱝᱠᱟ ᱢᱟᱨᱟᱝ ᱢᱟᱨᱟᱝ ᱚᱲᱟᱜ ᱠᱚ ᱵᱮᱱᱟᱣᱮᱫ ᱛᱟᱦᱮᱱᱟ ᱟᱨ ᱱᱚᱰᱮ ᱠᱚ ᱟᱹᱥᱩᱞᱚᱜ ᱠᱟᱱ ᱛᱟᱦᱮᱱᱟ ᱛᱚ ᱱᱚᱣᱟ ᱚᱲᱟᱜ ᱨᱤᱱᱤᱡ ᱢᱤᱫᱴᱟᱝ ᱵᱟᱵᱟ ᱦᱚᱲ ᱜᱮ ᱵᱮᱝᱜᱽᱞᱳᱨ ᱵᱟᱡᱟᱨ ᱥᱮᱱ ᱠᱟᱛᱮ ᱟᱫ ᱠᱟᱱᱟᱭ ᱟᱫᱚ ᱚᱱᱟ ᱨᱮᱱᱟᱜ ᱜᱨᱟᱣᱩᱱᱰ ᱡᱤᱨᱳ ᱨᱤᱯᱳᱨᱴ ᱜᱮ ᱦᱟᱸᱜ ᱤᱧ ᱥᱚᱫᱚᱨ ᱟᱯᱮ ᱞᱟᱹᱜᱤᱫᱼᱟ ᱟᱨ ᱪᱮᱫ ᱞᱮᱠᱟᱛᱮ ᱟᱫ ᱠᱟᱱᱟᱭ ᱪᱮᱫ ᱞᱮᱠᱟ ᱥᱮᱱᱚᱜ ᱠᱟᱱ ᱛᱟᱦᱮᱱᱟᱭ ᱚᱠᱚᱭ ᱥᱟᱞᱟᱜ ᱥᱮᱱᱚᱜ ᱠᱟᱱ ᱛᱟᱦᱮᱱᱟᱭ ᱚᱠᱟ ᱠᱳᱢᱯᱟᱱᱤ ᱨᱮ ᱥᱮᱱᱚᱜ ᱠᱟᱱ ᱛᱟᱦᱮᱱᱟᱭ ᱱᱤᱭᱟᱹ ᱠᱚᱦᱚᱸ ᱵᱚᱱ ᱵᱟᱲᱟᱭᱟ ᱛᱳ ᱱᱚᱣᱟ ᱚᱲᱟᱜ ᱨᱮ ᱡᱟᱦᱟᱸ ᱛᱤᱱᱟᱹᱜ ᱱᱟᱦᱟᱜ ᱱᱤᱛᱚᱜ ᱟᱡ ᱨᱮᱱ ᱚᱲᱟᱜ ᱯᱚᱨᱤᱵᱟᱨ ᱦᱮᱱᱟᱜ ᱟᱠᱟᱫ ᱠᱚᱣᱟ ᱩᱱᱠᱩ ᱥᱟᱞᱟᱜ ᱱᱟᱦᱟᱜ ᱫᱮᱞᱟ ᱠᱟᱹᱴᱤᱡ ᱵᱚᱱ ᱧᱟᱯᱟᱢ ᱞᱮᱱᱜᱮ ᱟᱨ ᱱᱚᱣᱟ ᱚᱲᱟᱜ ᱯᱮ ᱧᱮᱞ ᱫᱟᱲᱮᱭᱟᱜ ᱠᱟᱱᱟ ᱱᱚᱝᱠᱟ ᱪᱮᱫ ᱤᱧᱟᱹᱜ ᱱᱚᱣᱟ ᱜᱨᱟᱣᱩᱱᱰ ᱡᱤᱨᱳ ᱨᱤᱯᱳᱨᱴ ᱟᱨ ᱱᱚᱣᱟ ᱫᱚ ᱠᱟᱱᱟ ᱪᱟᱹᱠᱩᱞᱤᱭᱟᱹ ᱯᱨᱚᱠᱷᱚᱸᱰ ᱨᱮᱱᱟᱜ ᱵᱟᱲᱟᱢᱟᱨᱟ ᱯᱚᱧᱪᱟᱭᱮᱛ ᱚᱱᱛᱚᱨᱜᱚᱛᱚ ᱢᱟᱹᱠᱲᱤ ᱟᱹᱛᱩ ᱟᱨ ᱢᱟᱹᱠᱲᱤ ᱟᱹᱛᱩ ᱨᱮ ᱡᱟᱦᱟᱸ ᱴᱚᱞᱟ ᱰᱷᱟᱝᱜᱟᱰᱤ ᱠᱚ ᱢᱮᱛᱟᱜᱼᱟ ᱱᱚᱣᱟ ᱟᱹᱛᱩ ᱨᱤᱱᱤᱡ ᱥᱮ ᱱᱚᱣᱟ ᱴᱚᱞᱟ ᱨᱤᱱᱤᱡ ᱢᱤᱫᱴᱟᱱ ᱵᱟᱵᱟ ᱦᱚᱲ ᱚᱠᱟᱛᱮ ᱪᱟᱞᱟᱣ ᱞᱮᱱᱟᱭ ᱠᱟᱹᱴᱤᱡ ᱞᱟᱹᱭ ᱵᱤᱱ ᱥᱮ ᱚᱠᱟᱛᱮ ᱪᱟᱞᱟᱣ ᱞᱮᱱᱟᱭ ᱥᱮ ᱪᱟᱞᱟᱜ ᱠᱟᱱᱟᱭ ᱠᱟᱹᱢᱤ ᱪᱟᱞᱟᱜ ᱠᱟᱱ ᱛᱟᱦᱮᱸᱜ ᱟᱠᱚ ᱵᱮᱝᱜᱚᱞᱳᱨ ᱠᱟᱹᱢᱤ

ᱱᱚᱰᱮ ᱨᱮᱱ ᱫᱚ ᱵᱟᱨ ᱦᱚᱲ ᱜᱮᱠᱤᱱ ᱛᱟᱦᱮᱸ ᱠᱟᱱᱟ ᱟᱨ ᱦᱟᱱᱛᱮ ᱚᱠᱟ ᱠᱚᱨᱮᱱ ᱠᱚ ᱪᱟᱞᱟᱣ ᱠᱟᱱᱟ ᱦᱟᱸᱜ ᱟᱴᱷᱨᱚ ᱥᱮ ᱩᱱᱤᱥ ᱡᱚᱱ ᱠᱚ ᱪᱟᱞᱟᱣ ᱟᱠᱟᱱ ᱜᱮᱭᱟ᱾ ᱟᱨ ᱡᱟᱦᱟᱸᱭ ᱱᱟᱜ ᱤᱫᱤᱭᱮᱫ ᱠᱚ ᱛᱟᱦᱮᱱᱟᱭ ᱥᱮ ᱱᱩᱠᱩ ᱫᱚ ᱟᱠᱚ ᱛᱮᱜᱮ ᱠᱚ ᱪᱟᱞᱟᱣ ᱠᱟᱱᱟ ᱠᱚ? ᱵᱟᱝᱟ ᱴᱷᱤᱠᱟᱹᱫᱟᱨ ᱨᱮ ᱦᱮᱡ ᱞᱮᱱ ᱛᱟᱠᱚ ᱚᱱᱛᱮᱱᱤᱡ ᱠᱟᱱ ᱜᱮᱭᱟᱭ ᱩᱱᱤᱜᱮ ᱚᱲᱟᱜ ᱠᱷᱚᱱ ᱫᱚ ᱤᱫᱤ ᱟᱠᱟᱫ ᱠᱚᱣᱟ᱾ ᱱᱚᱜᱼᱚᱭ ᱧᱮᱞ ᱠᱮᱜᱼᱟ ᱯᱮ ᱱᱩᱠᱤᱱ ᱟᱹᱵᱤᱱ ᱫᱚ ᱦᱟᱸᱜ ᱚᱠᱚᱭ ᱠᱟᱱᱟᱵᱤᱱ ᱟᱡᱤᱡ? ᱠᱤᱢᱤᱱ ᱠᱟᱱᱟᱞᱤᱧ᱾ ᱟᱪᱪᱷᱟ ᱟᱪᱪᱷᱟ ᱩᱱᱤ ᱵᱟᱵᱟ ᱦᱚᱲᱟᱜ ᱧᱩᱛᱩᱢ ᱠᱟᱹᱴᱤᱡ ᱞᱟᱹᱭ ᱠᱟᱜ ᱵᱤᱱ ᱥᱮ? ᱫᱟᱠᱷᱤᱱ ᱢᱟᱱᱰᱤ᱾ ᱱᱚᱜᱼᱚᱸᱭ ᱧᱮᱞ ᱠᱮᱫᱟ ᱯᱮ ᱱᱩᱭ ᱫᱟᱹᱠᱷᱤᱱ ᱢᱟᱱᱰᱤ ᱫᱟᱹᱠᱷᱤᱱ ᱢᱟᱱᱰᱤ ᱱᱩᱭ ᱠᱤᱢᱤᱱ ᱛᱟᱹᱭ ᱥᱟᱞᱟᱜ ᱵᱚᱱ ᱨᱚᱯᱚᱲ ᱮᱱᱟ ᱱᱩᱭ ᱢᱮᱱᱮᱫ ᱟᱭ ᱡᱮ ᱚᱲᱟᱜ ᱠᱷᱚᱱᱟᱜ ᱫᱚ ᱱᱚᱣᱟ ᱴᱚᱞᱟ ᱠᱷᱚᱱᱟᱜ ᱥᱮ ᱱᱚᱣᱟ ᱟᱛᱳ ᱠᱷᱚᱱᱟᱜ ᱵᱟᱨ ᱦᱚᱲ ᱡᱚᱴᱟᱣ ᱠᱤᱱ ᱪᱟᱞᱟᱣ ᱞᱮᱱᱟ ᱟᱨ ᱮᱴᱟᱜ ᱠᱚ ᱡᱚᱴᱟᱣ ᱫᱚ ᱱᱚᱝᱠᱟ ᱜᱮ ᱤᱫᱤᱭᱮᱫ ᱠᱚ ᱛᱟᱦᱮᱱᱟᱭ ᱟᱨ ᱤᱫᱤ ᱦᱚᱲ ᱢᱤᱫᱴᱮᱱ ᱴᱷᱤᱠᱟᱹᱫᱟᱨᱮ ᱛᱟᱦᱮᱸ ᱠᱟᱱᱟ ᱟᱨ ᱩᱱᱤ ᱴᱷᱤᱠᱟᱹᱫᱟᱨ ᱦᱚᱸ ᱤᱫᱤᱭᱮᱫ ᱠᱚᱣᱟᱭ ᱤᱫᱤᱭᱮᱫ ᱠᱚᱣᱟᱭ ᱢᱮᱱᱠᱷᱟᱱ ᱦᱚᱨ ᱠᱚᱨᱮᱜ ᱚᱠᱟ ᱞᱮᱠᱟᱛᱮ ᱤᱫᱤ ᱦᱩᱭᱩᱜᱼᱟ ᱱᱩᱱᱟᱹᱜ ᱥᱟᱺᱜᱤᱧ ᱠᱷᱚᱱᱮᱢ ᱤᱫᱤᱭᱮᱫ ᱠᱚᱣᱟ ᱥᱟᱱᱟᱢ ᱦᱚᱲ ᱚᱱᱠᱟ ᱵᱟᱦᱨᱮ ᱫᱤᱥᱚᱢ ᱨᱮᱱᱟᱜ ᱨᱚᱲ ᱠᱚ ᱵᱟᱝ ᱠᱚ ᱵᱟᱲᱟᱭᱟ ᱟᱨ ᱵᱮᱝᱜᱟᱞᱳᱨ ᱵᱟᱡᱟᱨ ᱨᱮᱱᱟᱜ ᱚᱠᱟ ᱵᱷᱟᱥᱟ ᱛᱮᱠᱚ ᱨᱚᱲᱟ ᱱᱚᱛᱮᱱ ᱦᱚᱲ ᱫᱚ ᱵᱟᱝᱠᱚ ᱵᱟᱲᱟᱭᱟ ᱩᱱᱟᱹᱜ ᱦᱚᱸ ᱟᱫᱚ ᱚᱱᱟᱛᱮ ᱡᱩᱫᱤᱢ ᱤᱫᱤᱭᱮᱫ ᱠᱚᱣᱟ ᱮᱱᱠᱷᱟᱱ ᱱᱟᱯᱟᱭ ᱧᱚᱜ ᱡᱚᱛᱚ ᱦᱚᱲᱜᱮ ᱥᱟᱹᱦᱤ ᱥᱟᱞᱟᱢᱚᱛ ᱡᱩᱫᱤᱢ ᱥᱮᱴᱮᱨ ᱠᱮᱠᱚᱣᱟ ᱡᱟᱦᱟᱸ ᱦᱟᱹᱵᱤᱡ ᱮᱢ ᱤᱫᱤᱭᱮᱫ ᱠᱚᱣᱟ ᱚᱸᱰᱮ ᱦᱟᱹᱵᱤᱡ ᱮᱱᱠᱷᱟᱱ ᱟᱹᱰᱤᱜᱮ ᱱᱟᱯᱟᱭ ᱠᱚᱜᱼᱟ ᱟᱨ ᱱᱚᱣᱟ ᱵᱷᱤᱰᱭᱳ ᱡᱟᱦᱟᱸ ᱛᱤᱱᱟᱹᱜ ᱵᱚᱱ ᱧᱮᱞᱮᱜᱼᱟ ᱟᱹᱰᱤ ᱡᱟᱹᱥᱛᱤ ᱠᱷᱚᱱ ᱡᱟᱹᱥᱛᱤ ᱵᱚᱱ ᱥᱮᱭᱟᱨ ᱢᱟ ᱟᱨ ᱱᱚᱝᱠᱟ ᱟᱹᱰᱤ ᱡᱟᱭᱜᱟ ᱨᱮ ᱟᱸᱡᱚᱢ ᱟᱠᱟᱱ ᱜᱮᱭᱟ ᱥᱳᱥᱟᱞ ᱢᱤᱰᱤᱭᱟ ᱨᱮ ᱟᱯᱟᱫ ᱨᱮᱱᱟᱜ ᱱᱚᱝᱠᱟᱱᱟᱜ ᱜᱷᱚᱴᱚᱱᱟ ᱠᱚ ᱦᱩᱭ ᱟᱠᱟᱱ ᱜᱮᱭᱟ ᱟᱨ ᱩᱱᱠᱩ ᱠᱚ ᱥᱳᱥᱟᱞ ᱢᱤᱰᱤᱭᱟ ᱨᱮ ᱥᱚᱫᱚᱨ ᱠᱟᱛᱮᱫ ᱱᱚᱝᱠᱟ ᱧᱟᱯᱟᱢ ᱟᱠᱟᱱ ᱜᱮᱭᱟ ᱠᱚ ᱟᱫᱚ ᱚᱱᱟ ᱠᱷᱟᱹᱛᱤᱨ ᱛᱮ ᱟᱹᱞᱤᱧ ᱞᱤᱧ ᱠᱩᱨᱩᱢᱩᱴᱩᱭᱮᱫᱼᱟ ᱱᱚᱣᱟ ᱥᱳᱥᱟᱞ ᱢᱤᱰᱤᱭᱟ ᱫᱟᱨᱟᱭ ᱛᱮ ᱟᱯᱮ ᱥᱟᱱᱟᱢ ᱦᱚᱲ ᱴᱷᱮᱱ ᱱᱮᱦᱚᱨ ᱞᱤᱧ ᱫᱚᱦᱚᱭᱮᱫᱼᱟ ᱡᱮᱢᱚᱱ ᱱᱩᱭ ᱵᱟᱵᱟ ᱦᱚᱲ ᱡᱟᱦᱟᱸ ᱨᱮ ᱟᱫ ᱟᱠᱟᱱᱟᱭ ᱩᱱᱤ ᱵᱚᱱ ᱯᱟᱸᱡᱟ ᱧᱟᱢ ᱞᱮᱠᱷᱟᱱ ᱡᱟᱦᱟᱸᱭ ᱜᱮᱵᱚᱱ ᱧᱟᱢᱮᱭᱟ ᱟᱞᱚ ᱵᱚᱱ ᱫᱟᱞ ᱛᱚᱞᱮ ᱢᱟ ᱱᱩᱭ ᱫᱚ ᱠᱚᱵᱞᱟ ᱠᱩᱢᱵᱽᱲᱩ ᱦᱚᱸ ᱵᱟᱝ ᱠᱟᱱᱟᱭ ᱵᱩᱠᱲᱩ ᱦᱚᱸ ᱵᱟᱝ ᱠᱟᱱᱟᱭ ᱟᱫᱚ ᱚᱱᱟᱛᱮ ᱡᱩᱫᱤ ᱵᱚᱱ ᱧᱟᱢᱮᱭᱟ ᱮᱱᱠᱷᱟᱱ ᱱᱚᱣᱟ ᱥᱠᱨᱤᱱ ᱨᱮ ᱦᱟᱸᱜ ᱤᱧ ᱮᱢ ᱠᱟᱜ ᱠᱟᱱᱟ ᱟᱡᱟᱜ ᱯᱷᱳᱴᱳ ᱦᱚᱸ ᱟᱨ ᱱᱚᱣᱟ ᱚᱲᱟᱜ ᱨᱮᱱᱟᱜ ᱠᱚᱱᱴᱟᱠᱴ ᱱᱟᱢᱵᱟᱨ ᱠᱚ ᱥᱟᱶᱛᱮ ᱟᱹᱛᱩ ᱫᱤᱥᱚᱢ ᱠᱚᱨᱮᱱᱟᱜ ᱮᱰᱨᱮᱥ ᱠᱚᱧ ᱮᱢ ᱠᱟᱜ ᱠᱟᱱᱟ ᱦᱟᱸᱜ ᱛᱳ ᱱᱚᱣᱟᱨᱮ ᱡᱩᱫᱤ ᱵᱚᱱ ᱧᱟᱢ ᱞᱮᱠᱷᱟᱱ ᱚᱱᱟᱨᱮ ᱟᱹᱰᱤ ᱩᱥᱟᱹᱨᱟ ᱵᱚᱱ ᱠᱚᱱᱴᱟᱠᱴ ᱢᱟ ᱟᱨ ᱵᱚᱱ ᱵᱟᱲᱟᱭ ᱦᱚᱪᱚ ᱠᱚᱢᱟ ᱟᱨ ᱩᱱᱤ ᱡᱟᱦᱟᱸ ᱞᱮᱠᱟ ᱛᱮᱵᱚᱱ ᱧᱟᱢ ᱨᱩᱣᱟᱹᱲᱮ ᱢᱟ ᱟᱨ ᱩᱱᱤ ᱠᱳᱢᱯᱟᱱᱤ ᱫᱚ ᱚᱠᱟ ᱠᱳᱢᱯᱟᱱᱤ ᱨᱮᱠᱚ ᱪᱟᱞᱟᱜ ᱠᱟᱱ ᱛᱟᱦᱮᱸᱫ ᱱᱤᱭᱟᱹ ᱵᱤᱱ ᱵᱟᱲᱟᱭᱟ ᱚᱱᱟ ᱠᱚ ᱵᱟᱹᱞᱤᱧ ᱵᱟᱲᱟᱭᱟ ᱟᱪᱪᱷᱟ ᱵᱮᱝᱜᱚᱞ ᱮᱥ ᱮᱢ ᱴᱤ ᱥᱮ ᱪᱮᱫ ᱚᱸᱰᱮ ᱠᱚ ᱟᱬᱜᱚ ᱞᱮᱱᱟ ᱦᱟᱸᱜ ᱥᱴᱮᱥᱚᱱ ᱤᱱᱟᱹ ᱜᱮᱞᱤᱧ ᱵᱟᱲᱟᱭᱟ ᱤᱱᱟᱹ ᱜᱮᱵᱤᱱ ᱵᱟᱲᱟᱭᱟ ᱦᱳᱭ ᱚᱠᱟ ᱠᱳᱢᱯᱟᱱᱤ ᱠᱚ ᱪᱟᱞᱟᱜ ᱠᱟᱱ ᱛᱟᱦᱮᱸᱫ ᱚᱱᱟ ᱯᱟᱠᱟ ᱚᱲᱟᱜ ᱠᱚ ᱠᱟᱹᱢᱤᱭᱟ ᱞᱟᱹᱭᱮᱫ ᱛᱟᱦᱮᱸᱫ ᱟᱠᱚ ᱟᱪᱪᱷᱟ ᱟᱪᱪᱷᱟ ᱟᱨ ᱴᱷᱤᱠᱟᱹᱫᱟᱨᱟᱜ ᱯᱷᱳᱱ ᱱᱟᱢᱵᱟᱨ ᱠᱚ ᱵᱟᱹᱪᱩᱜ ᱟᱹᱱᱤᱡᱼᱟ ᱢᱮᱱᱟᱜᱼᱟ ᱴᱷᱤᱠᱟᱹᱫᱟᱨᱟᱜ ᱯᱷᱳᱱ ᱱᱚᱢᱵᱚᱨ ᱞᱤᱧ ᱠᱚᱭ ᱟᱠᱟᱫ ᱠᱚᱣᱟ ᱢᱮᱱᱟᱜᱼᱟ ᱟᱨ ᱡᱟᱦᱟᱸᱭ ᱟᱡ ᱥᱟᱶ ᱜᱟᱛᱮ ᱦᱟᱸᱜ ᱩᱱᱠᱤᱱᱟᱜ ᱦᱚᱸ ᱢᱮᱱᱟᱜᱼᱟ ᱦᱮᱸ ᱴᱷᱤᱠ ᱜᱮᱭᱟ ᱛᱚ ᱱᱚᱣᱟ ᱵᱷᱤᱰᱤᱭᱳ ᱛᱟᱞᱟ ᱛᱮᱜᱮ ᱡᱟᱦᱟᱸ ᱛᱤᱱᱟᱹᱜ ᱱᱚᱣᱟ ᱵᱚᱱ ᱟᱸᱡᱚᱢ ᱠᱮᱜᱼᱟ ᱢᱤᱥᱤᱝ ᱢᱮᱱᱫᱚ ᱞᱟᱯᱟᱛᱟ ᱧᱩᱛᱩᱢ ᱫᱟᱹᱠᱷᱤᱱ ᱢᱟᱱᱰᱤ ᱟᱹᱛᱩ ᱢᱟᱠᱲᱤ ᱟᱨ ᱯᱳᱥᱴ ᱚᱯᱷᱤᱥ ᱵᱚᱲᱟᱢᱟᱨᱟ ᱛᱷᱟᱱᱟ ᱫᱚ ᱪᱟᱹᱠᱩᱞᱤᱭᱟᱹ ᱟᱨ ᱞᱟᱛᱟᱨ ᱡᱟᱦᱟᱸ ᱧᱩᱛᱩᱢ ᱚᱞ ᱟᱠᱟᱱᱟ ᱥᱩᱠᱷᱮᱱᱫᱩ ᱢᱟᱱᱰᱤ ᱱᱩᱭ ᱫᱚ ᱦᱚᱯᱚᱱ ᱛᱮᱫ ᱟᱨ ᱠᱚᱱᱴᱟᱠᱴ ᱱᱟᱢᱵᱟᱨ ᱱᱚᱣᱟ